ᱥᱟᱱᱟᱢ ᱠᱚ ᱦᱩᱞ ᱡᱚᱦᱟᱨ ᱥᱟᱶᱦᱮᱫ ᱥᱟᱸᱜᱷᱟᱨᱤ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱥᱟᱱᱛᱟᱲ ᱦᱩᱞ ᱟᱴᱷᱨᱚᱥᱚ ᱯᱟᱸᱪᱯᱟᱱ ᱨᱮ ᱯᱷᱩᱞᱚ ᱟᱨ ᱡᱷᱟᱱᱚ ᱛᱤᱠᱤᱱᱟᱜ ᱮᱱᱮᱢ ᱵᱟᱵᱚᱫ ᱵᱚᱱ ᱟᱸᱡᱚᱢᱟ ᱱᱚᱣᱟ ᱠᱟᱛᱷᱟ ᱥᱟᱱᱟᱢ ᱦᱚᱲ ᱠᱚ ᱵᱟᱲᱟᱭᱟ ᱡᱮ ᱦᱚᱲ ᱦᱚᱯᱚᱱ ᱫᱚ ᱵᱤᱨ ᱵᱩᱨᱩ, ᱚᱛ ᱦᱟᱥᱟ, ᱫᱟᱜ ᱪᱮᱛᱟᱱ ᱨᱮᱜᱮ ᱡᱤᱣᱤ ᱠᱚ ᱥᱚᱯᱚᱨᱚᱫ ᱟᱠᱟᱫᱼᱟ᱾ ᱱᱚᱣᱟ ᱠᱚ ᱪᱮᱛᱟᱱ ᱨᱮ ᱡᱟᱦᱟᱸᱭᱟᱜ ᱜᱮ ᱢᱮᱫ ᱨᱩᱠᱩᱲᱚᱜ ᱠᱟᱱᱟ, ᱩᱱᱠᱩ ᱜᱮ ᱠᱩᱲᱤ ᱠᱚᱲᱟ, ᱜᱤᱫᱽᱨᱟᱹ ᱯᱤᱫᱽᱨᱟᱹ ᱠᱚ ᱡᱩᱢᱤᱫ ᱠᱟᱛᱮ ᱟᱜᱼᱥᱟᱨ ᱛᱮᱨᱟᱝ ᱠᱟᱛᱮ ᱠᱚ ᱦᱟᱨᱟᱲ ᱟᱠᱟᱫ ᱠᱚᱣᱟ᱾ ᱦᱚᱲ ᱦᱚᱯᱚᱱ ᱫᱚ ᱛᱤᱥ ᱦᱚᱸ ᱮᱴᱟᱜ ᱦᱚᱲᱟᱜ ᱡᱟᱹᱨᱤ ᱨᱮ ᱵᱟᱠᱚ ᱛᱟᱦᱮᱸ ᱟᱠᱟᱱᱟ ᱱᱩᱠᱩ ᱫᱚ ᱱᱤᱨᱡᱟᱞᱟ ᱛᱟᱦᱮᱱ ᱠᱚ ᱠᱩᱥᱤᱭᱟᱜᱼᱟ ᱟᱠᱚᱴ ᱮᱴᱠᱮᱴᱚᱬᱮ ᱡᱟᱹᱨᱤ ᱫᱚ ᱵᱟᱠᱚ ᱠᱩᱥᱤᱭᱟᱜᱼᱟ ᱚᱱᱟ ᱠᱚ ᱢᱩᱫᱽᱨᱮ ᱥᱤᱧᱚᱛ ᱫᱤᱥᱚᱢ ᱨᱮᱭᱟᱜ ᱵᱤᱨ ᱫᱤᱥᱚᱢ ᱱᱤᱛᱚᱜᱟᱜ ᱡᱷᱟᱲᱠᱷᱚᱸᱰ ᱯᱚᱱᱚᱛ ᱨᱮ ᱢᱮᱱᱟᱜ ᱥᱟᱱᱛᱟᱞ ᱯᱟᱨᱜᱟᱱᱟ ᱨᱮ ᱦᱩᱭ ᱞᱮᱱ ᱥᱤᱫᱩ ᱠᱟᱹᱱᱩ ᱦᱩᱞ ᱟᱴᱷᱨᱚᱥᱚ ᱯᱟᱸᱪᱯᱟᱱ ᱥᱮᱨᱢᱟ ᱨᱮᱭᱟᱜ ᱯᱮ ᱜᱮᱞ ᱡᱩᱱ ᱵᱤᱨ ᱥᱤᱫᱩ ᱠᱟᱹᱱᱩ ᱛᱤᱠᱤᱱᱟᱜ ᱡᱟᱱᱟᱢ ᱟᱹᱛᱩ ᱵᱷᱚᱜᱽᱱᱟᱰᱤ ᱨᱮᱱ ᱜᱮ ᱵᱟᱨᱭᱟ ᱛᱤᱨᱞᱟᱹ ᱦᱚᱯᱚᱱ ᱯᱷᱩᱞᱚ ᱟᱨ ᱪᱷᱟᱱᱚ ᱵᱤᱨ ᱵᱤᱨᱫᱟᱹᱨ ᱯᱷᱟᱹᱫ ᱠᱚ ᱞᱮᱠᱟ ᱡᱟᱱᱟᱢ ᱫᱤᱥᱚᱢ ᱟᱨ ᱛᱤᱨᱞᱟᱹ ᱦᱚᱯᱚᱱ ᱠᱚ ᱪᱮᱛᱟᱱ ᱨᱮ ᱦᱩᱭᱩᱜ ᱠᱟᱱ ᱱᱟᱦᱟᱪᱟᱨ ᱠᱚᱪᱞᱚᱱ ᱥᱤᱵᱚᱲ ᱥᱟᱱᱟᱥᱮᱫ ᱨᱮᱭᱟᱜ ᱡᱚᱵᱚᱨ ᱟᱹᱱ ᱟᱹᱨᱤ ᱠᱚ ᱨᱟᱹᱯᱩᱫ ᱠᱟᱛᱮ ᱚᱰᱚᱠ ᱞᱮᱱᱟ ᱠᱤᱱ ᱯᱟᱴᱷᱮ ᱠᱮᱴᱮᱡ ᱠᱟᱛᱮ ᱠᱟᱹᱴᱟᱹᱨᱤ ᱟᱨ ᱵᱩᱰᱤᱭᱟᱹ ᱥᱟᱵ ᱠᱟᱛᱮ ᱵᱟᱹᱭᱨᱤ ᱠᱚᱣᱟᱜ ᱵᱚᱦᱚᱜ ᱛᱤ ᱡᱟᱸᱜᱟ ᱠᱩᱴᱟᱹᱢ ᱜᱮᱡᱮᱨ ᱞᱟᱹᱜᱤᱫ ᱛᱮ ᱢᱮᱱ ᱨᱮᱭᱟᱜ ᱫᱚ ᱥᱤᱫᱩ ᱠᱟᱹᱱᱩ ᱛᱤᱠᱤᱱᱟᱜ ᱟᱹᱭᱩᱨ ᱛᱮ ᱥᱟᱱᱛᱟᱲ ᱦᱩᱞ ᱧᱮᱞᱛᱮ ᱤᱝᱨᱮᱡᱽ ᱥᱟᱦᱮᱵᱽ ᱥᱚᱨᱠᱟᱨ ᱠᱚ ᱵᱚᱛᱚᱨ ᱞᱮᱱᱛᱮ ᱥᱟᱱᱛᱟᱲ ᱦᱚᱲ ᱦᱚᱯᱚᱱ ᱠᱚ ᱠᱩᱥᱤ ᱚᱪᱚ ᱞᱟᱹᱜᱤᱫ ᱟᱨ ᱟᱞᱚ ᱠᱚ ᱦᱩᱞ ᱢᱟ ᱢᱮᱱᱛᱮ ᱥᱟᱱᱛᱟᱲ ᱯᱟᱨᱜᱟᱱᱟ ᱡᱤᱞᱟ ᱵᱟᱜᱮ ᱵᱟᱨ ᱰᱤᱥᱮᱢᱵᱚᱨ ᱟᱴᱷᱨᱚᱥᱚ ᱯᱟᱸᱪᱯᱟᱱ ᱨᱮᱠᱚ ᱵᱮᱱᱟᱣ ᱠᱮᱫᱼᱟ ᱟᱨ ᱵᱷᱚᱜᱽᱱᱟᱰᱤ ᱥᱩᱨ ᱵᱟᱲᱦᱮᱫ ᱥᱮᱫ ᱛᱮ ᱨᱮᱞ ᱞᱟᱭᱤᱱ ᱵᱟᱹᱭᱥᱟᱹᱣ ᱨᱮ ᱦᱩᱭ ᱟᱠᱟᱱ ᱛᱤᱨᱞᱟᱹ ᱦᱚᱯᱚᱱ ᱠᱚ ᱪᱮᱛᱟᱱ ᱱᱟᱦᱟᱪᱟᱨ ᱠᱚ ᱥᱟᱱᱟᱢᱟᱜ ᱠᱚ ᱦᱤᱲᱤᱧᱟ ᱢᱮᱱᱠᱷᱟᱱ ᱚᱱᱟ ᱚᱠᱟ ᱠᱟᱛᱷᱟ ᱦᱚᱸ ᱵᱟᱠᱚ ᱟᱸᱡᱚᱢ ᱞᱮᱫᱼᱟ ᱵᱤᱨ ᱥᱤᱫᱩ ᱠᱟᱹᱱᱩ ᱛᱤᱠᱤᱱᱟᱜ ᱟᱴᱷᱨᱚᱥᱚ ᱯᱟᱸᱪᱯᱚᱱ ᱥᱟᱱᱛᱟᱲ ᱦᱩᱞ ᱫᱚ ᱥᱤᱧᱚᱛ ᱫᱤᱥᱚᱢ ᱨᱮᱭᱟᱜ ᱮᱛᱚᱦᱚᱵ ᱟᱹᱯᱱᱟᱹᱛ ᱞᱟᱹᱲᱦᱟᱹᱭ ᱟᱨ ᱫᱷᱟᱹᱨᱛᱤ ᱡᱟᱠᱟᱛ ᱨᱮᱭᱟᱜ ᱫᱚ ᱮᱛᱚᱦᱚᱵ ᱩᱛᱟᱹᱨᱟᱜ ᱥᱟᱱᱟᱢ ᱦᱚᱲ ᱠᱚᱣᱟᱜ ᱫᱤᱥᱚᱢ ᱟᱱᱟᱫᱚᱲ ᱥᱮ ᱦᱩᱞ ᱠᱟᱱᱟ ᱢᱮᱱᱛᱮ ᱵᱟᱲᱟᱭ ᱧᱟᱢ ᱟᱠᱟᱱᱟ ᱱᱚᱣᱟ ᱦᱩᱞ ᱨᱮᱱᱟᱜ ᱵᱟᱲᱟᱭ ᱡᱚᱝ ᱛᱮᱫᱟᱜ ᱫᱚ ᱠᱟᱱᱟ ᱡᱮ ᱱᱚᱣᱟ ᱦᱩᱞ ᱨᱮᱫᱚ ᱥᱟᱱᱟᱢ ᱥᱟᱶᱛᱟ ᱨᱤᱱ ᱦᱚᱲ ᱠᱚᱣᱟᱜ ᱢᱤᱲᱤ ᱫᱟᱲᱮ ᱠᱩᱲᱤ ᱠᱚᱲᱟ ᱥᱟᱱᱟᱢ ᱠᱚ ᱢᱮᱥᱟ ᱠᱟᱛᱮ ᱥᱟᱶᱛᱟ ᱠᱚᱣᱟᱜ ᱡᱩᱢᱤᱫ ᱫᱟᱲᱮ ᱛᱮᱜᱮ ᱦᱩᱭ ᱟᱠᱟᱱᱟ ᱢᱮᱱᱟᱠᱚ ᱥᱟᱱᱛᱟᱞ ᱦᱩᱞ ᱨᱤᱱ ᱞᱚᱞᱚ ᱦᱟᱛᱟᱝᱟᱱ ᱦᱩᱞᱜᱟᱹᱨᱤᱭᱟᱹ ᱫᱚ ᱛᱤᱥ ᱨᱮᱦᱚᱸ ᱵᱟᱭᱨᱤ ᱠᱚᱨᱤᱱ ᱮᱨᱟ ᱠᱚ ᱪᱮᱛᱟᱱ ᱨᱮ ᱱᱟᱦᱟᱪᱟᱨ ᱞᱮᱠᱟᱱᱟᱜ ᱵᱟᱠᱷᱮᱲ ᱢᱟ ᱟᱹᱰᱤ ᱡᱷᱟᱹᱞ ᱨᱮᱱᱟᱜ ᱠᱟᱛᱷᱟ ᱠᱟᱱᱟ ᱩᱱᱠᱩ ᱨᱤᱱ ᱛᱤᱨᱞᱟᱹ ᱦᱚᱯᱚᱱ ᱠᱚᱣᱟᱜ ᱢᱮᱫᱦᱟ ᱥᱮᱫ ᱦᱚᱸ ᱵᱟᱠᱚ ᱠᱚᱭᱚᱜ ᱞᱮᱫ ᱛᱟᱦᱮᱸ ᱠᱟᱱᱟ ᱟᱨ ᱦᱟᱹᱛᱭᱟᱹᱨ ᱦᱚᱸ ᱵᱟᱠᱚ ᱩᱫᱩᱜᱮᱫ ᱛᱟᱦᱮᱸ ᱠᱟᱱᱟ ᱛᱤᱨᱞᱟᱹ ᱦᱚᱯᱚᱱ ᱠᱚ ᱪᱮᱛᱟᱱ ᱨᱮ ᱱᱩᱱᱟᱹᱜ ᱢᱟᱹᱱ ᱟᱨ ᱢᱚᱦᱚᱛ ᱠᱚ ᱮᱢᱟ ᱠᱚ ᱠᱟᱱ ᱛᱟᱦᱮᱸ ᱠᱟᱱᱟ᱾ ᱢᱮᱱᱠᱷᱟᱱ ᱵᱟᱲᱮ ᱥᱮᱱ ᱛᱮ ᱱᱚᱣᱟ ᱨᱮᱞ ᱞᱟᱭᱤᱱ ᱠᱚ ᱵᱟᱹᱭᱥᱟᱹᱣᱮᱫ ᱛᱟᱦᱮᱸ ᱠᱟᱱ ᱚᱠᱛᱮ ᱤᱝᱨᱮᱡᱽ ᱥᱟᱦᱮᱵᱽ ᱠᱚᱫᱚ ᱥᱟᱱᱛᱟᱲ ᱠᱩᱲᱤ ᱦᱚᱯᱚᱱ ᱠᱚᱫᱚ ᱵᱟᱹᱲᱤᱡ ᱢᱮᱫ ᱛᱮ ᱠᱚ ᱧᱮᱞᱮᱫ ᱠᱚ ᱛᱟᱦᱮᱸ ᱠᱟᱱᱟ ᱟᱨ ᱩᱱᱠᱩ ᱪᱮᱛᱟᱱ ᱨᱮ ᱵᱮᱼᱵᱟᱹᱲᱤᱡ ᱞᱮᱠᱟᱱᱟᱜ ᱵᱮᱵᱷᱟᱨ ᱡᱚᱵᱚᱨ ᱟᱹᱛᱠᱤᱨ ᱠᱟᱛᱮ ᱠᱚ ᱟᱺᱜᱤᱨ ᱤᱫᱤᱭᱮᱫ ᱠᱚ ᱛᱟᱦᱮᱸ ᱠᱟᱱᱟ᱾ ᱚᱱᱮᱠ ᱚᱱᱟ ᱠᱚᱨᱮᱱᱟᱜ ᱜᱷᱚᱴᱚᱱ ᱫᱚ᱾ ᱵᱟᱨᱭᱟ ᱛᱤᱨᱞᱟᱹ ᱦᱚᱯᱚᱱ ᱨᱩᱠᱱᱤ ᱟᱨ ᱴᱩᱠᱱᱤ ᱠᱚ ᱟᱹᱜᱩᱨ ᱞᱮᱫ ᱠᱤᱱ ᱨᱮᱭᱟᱜ ᱠᱷᱚᱵᱚᱨ ᱵᱟᱲᱟᱭᱮᱱ ᱠᱷᱟᱱ ᱵᱷᱚᱜᱽᱱᱟᱰᱤ ᱨᱤᱱ ᱜᱮ ᱵᱟᱨᱭᱟ ᱛᱤᱨᱞᱟᱹ ᱦᱚᱯᱚᱱ ᱯᱷᱩᱞᱚ ᱟᱨ ᱡᱷᱟᱱᱚ ᱩᱱᱠᱤᱱ ᱫᱩᱜ ᱞᱟᱹᱜᱤᱫ ᱛᱤᱨᱮ ᱵᱩᱰᱤᱭᱟᱹ ᱟᱨ ᱠᱟᱛᱚ ᱥᱟᱵ ᱠᱟᱛᱮ ᱠᱤᱱ ᱚᱰᱚᱠᱮᱱᱟ ᱜᱚᱴᱟ ᱯᱟᱲᱟ ᱠᱤᱱ ᱥᱮᱸᱫᱽᱨᱟ ᱠᱮᱫ ᱠᱚᱣᱟ ᱩᱱᱠᱩ ᱠᱮᱭᱫᱤ ᱫᱚ ᱡᱟᱦᱟᱸᱭ ᱫᱚ ᱨᱩᱠᱱᱤ ᱟᱨ ᱴᱩᱠᱱᱤ ᱠᱚ ᱟᱹᱛᱠᱤᱨ ᱠᱟᱛᱮ ᱠᱚ ᱩᱠᱩ ᱞᱮᱫ ᱠᱤᱱᱟ ᱩᱱᱠᱤᱱ ᱠᱤᱱ ᱧᱟᱢ ᱛᱩᱫ ᱠᱮᱫ ᱠᱤᱱᱟ ᱟᱨ ᱟᱺᱜᱤᱨ ᱠᱚᱫᱚ ᱵᱤᱨ ᱥᱩᱠᱨᱤ ᱞᱮᱠᱟ ᱠᱤᱱ ᱠᱩᱴᱟᱹᱢ ᱜᱚᱡ ᱠᱮᱫ ᱠᱚᱛᱮ ᱵᱚᱫᱞᱟ ᱠᱤᱱ ᱦᱟᱛᱟᱣ ᱠᱮᱫᱟ ᱯᱷᱩᱞᱳ ᱡᱷᱟᱱᱚ ᱫᱚ ᱢᱟᱲᱟᱝ ᱢᱟᱲᱟᱝ ᱫᱚ ᱮᱥᱠᱟᱨ ᱮᱥᱠᱟᱨ ᱜᱮ ᱩᱱᱠᱩ ᱥᱟᱦᱮᱵ ᱠᱚᱣᱟᱜ ᱱᱤᱞ ᱠᱳᱴᱷᱤ ᱟᱨ ᱨᱮᱞ ᱨᱤᱱ ᱥᱟᱦᱮᱵ ᱠᱚᱣᱟᱜ ᱛᱟᱦᱮᱱ ᱚᱲᱟᱜ ᱨᱮᱠᱤᱱ ᱥᱮᱱᱚᱜᱼᱟ ᱟᱨ ᱠᱤᱱ ᱪᱮᱞᱦᱮ ᱠᱚᱛᱮ ᱩᱱᱠᱩ ᱫᱚᱠᱤᱱ ᱠᱩᱴᱟᱹᱢ ᱜᱚᱡᱮᱫ ᱠᱚ ᱛᱟᱦᱮᱸ ᱠᱟᱱᱟ ᱚᱱᱠᱟᱛᱮ ᱩᱱᱠᱤᱱ ᱫᱚ ᱛᱤᱨᱞᱟᱹ ᱦᱚᱯᱚᱱ ᱠᱚᱣᱟᱜ ᱢᱤᱫᱴᱟᱝ ᱞᱟᱹᱲᱦᱟᱹᱭ ᱜᱟᱶᱛᱟ ᱠᱤᱱ ᱵᱮᱱᱟᱣ ᱠᱮᱫᱟ ᱟᱨ ᱥᱤᱫᱩ ᱠᱟᱹᱱᱩ ᱦᱩᱞ ᱨᱮ ᱱᱚᱣᱟ ᱫᱟᱲᱮᱭ ᱧᱟᱢ ᱠᱮᱫᱟ ᱩᱱᱠᱤᱱᱟᱜ ᱫᱤᱞ ᱫᱟᱲᱮ ᱧᱮᱞ ᱠᱟᱛᱮ ᱥᱟᱱᱟᱢ ᱦᱚᱲ ᱠᱚ ᱦᱟᱦᱟᱲᱟ ᱩᱛᱟᱹᱨ ᱞᱮᱱᱟ᱾ ᱢᱮᱱᱠᱷᱟᱱ ᱥᱤᱧᱚᱛ ᱫᱤᱥᱚᱢ ᱨᱮᱭᱟᱜ ᱥᱟᱱᱟᱫᱷᱤᱱ ᱞᱟᱹᱲᱦᱟᱹᱭ ᱥᱮ ᱟᱱᱟᱫᱚᱨ ᱨᱮᱭᱟᱜ ᱱᱟᱜᱟᱢ ᱨᱮᱫᱚ ᱱᱟᱜᱟᱢᱤᱭᱟᱹ ᱠᱚ ᱠᱟᱹᱴᱤᱡ ᱦᱚᱸ ᱴᱷᱟᱶ ᱜᱮ ᱵᱟᱠᱚ ᱮᱢ ᱟᱠᱟᱫᱼᱟ᱾ ᱥᱟᱹᱨᱤ ᱠᱟᱛᱷᱟ ᱦᱚᱸ ᱢᱮᱱ ᱞᱮᱠᱷᱟᱱ ᱱᱩᱠᱤᱱ ᱜᱮ ᱥᱤᱧᱚᱛ ᱫᱤᱥᱚᱢ ᱨᱤᱱ ᱮᱛᱚᱦᱚᱵ ᱦᱩᱞᱜᱟᱹᱨᱤᱭᱟᱹ ᱥᱟᱱᱛᱟᱲ ᱛᱤᱨᱞᱟᱹ ᱦᱚᱯᱚᱱ ᱫᱚ᱾ ᱠᱚᱲᱟ ᱦᱚᱯᱚᱱ ᱫᱚ ᱛᱤᱨᱞᱟᱹ ᱦᱚᱯᱚᱱ ᱠᱚ ᱪᱮᱛᱟᱱ ᱨᱮ ᱦᱟᱹᱛᱭᱟᱹᱨ ᱵᱟᱠᱚ ᱪᱟᱞᱟᱣᱮᱫ ᱢᱮᱱ ᱛᱮᱜᱮ ᱯᱷᱩᱞᱚ ᱟᱨ ᱪᱷᱟᱱᱚ ᱨᱤᱱ ᱟᱭᱢᱟ ᱵᱩᱲᱦᱤ ᱠᱩᱲᱤ ᱦᱩᱞᱜᱟᱹᱨᱤᱭᱟᱹ ᱠᱚ ᱠᱟᱹᱯᱤ ᱠᱷᱟᱸᱰᱟ ᱵᱩᱰᱤᱭᱟᱹ ᱥᱟᱵ ᱠᱟᱛᱮ ᱜᱮ ᱵᱟᱨ ᱡᱩᱞᱟᱭ ᱟᱴᱷᱨᱚ ᱥᱚ ᱯᱟᱸᱪᱯᱟᱱ ᱨᱮ ᱯᱟᱹᱠᱩᱲ ᱨᱤᱱᱤᱡ ᱨᱟᱱᱤ ᱠᱷᱮᱢᱟ ᱥᱩᱱᱫᱨᱤᱭᱟᱜ ᱨᱟᱡᱽ ᱚᱲᱟᱜ ᱯᱟᱹᱠᱩᱲ ᱛᱮᱠᱚ ᱢᱚᱦᱰᱟ ᱞᱮᱱᱟ ᱱᱚᱛᱮ ᱯᱟᱹᱠᱩᱲ ᱢᱟᱦᱟᱨᱟᱱᱤ ᱫᱚ ᱟᱡᱟᱜ ᱨᱟᱡᱽ ᱚᱲᱟᱜ ᱛᱮ ᱦᱩᱞᱜᱟᱹᱨᱤᱭᱟᱹ ᱠᱚ ᱦᱤᱡᱩᱜ ᱠᱟᱱ ᱠᱷᱚᱵᱚᱨ ᱟᱸᱡᱚᱢ ᱠᱟᱛᱮ ᱩᱱᱤ ᱫᱚ ᱯᱟᱹᱠᱩᱲ ᱨᱟᱡᱽ ᱚᱲᱟᱜ ᱵᱟᱹᱜᱤ ᱠᱟᱛᱮ ᱧᱤᱨ ᱮᱱᱟᱭ ᱱᱚᱛᱮ ᱥᱟᱨᱡᱮᱱᱴ ᱢᱟᱨᱴᱮᱞᱳ ᱫᱚ ᱱᱚᱣᱟ ᱠᱷᱚᱵᱚᱨ ᱧᱟᱢ ᱠᱮᱫ ᱠᱷᱟᱱ ᱯᱩᱸᱜᱮ ᱨᱟᱹᱞ ᱴᱟᱲᱟᱝ ᱛᱮ ᱢᱤᱫᱴᱟᱝ ᱫᱷᱤᱨᱤ ᱨᱮᱭᱟᱜ ᱠᱚᱴᱷᱟ ᱚᱲᱟᱜ ᱵᱟᱨ ᱜᱮᱞ ᱚᱥᱟᱨ ᱵᱟᱨ ᱜᱮᱴ ᱯᱷᱤᱴ ᱩᱥᱩᱞ ᱜᱳᱞ ᱢᱟᱪᱷᱟ ᱚᱲᱟᱜ ᱮ ᱵᱮᱱᱟᱣ ᱠᱮᱫᱟ ᱱᱚᱣᱟ ᱵᱷᱤᱛᱨᱤ ᱨᱮ ᱠᱩᱞᱤ ᱵᱟᱹᱨᱩ ᱡᱚᱢ ᱧᱩᱣᱟᱜ ᱟᱨ ᱛᱟᱦᱮᱱ ᱞᱟᱹᱜᱤᱫ ᱫᱩᱲᱩᱵ ᱛᱤᱜᱩᱱ ᱡᱟᱭᱜᱟ ᱟᱨ ᱚᱱᱟ ᱚᱲᱟᱜ ᱨᱮᱭᱟᱜ ᱦᱟᱸᱰᱮ ᱱᱟᱰᱮ ᱵᱟᱹᱫᱩᱠ ᱱᱟᱹᱞᱤ ᱚᱰᱚᱠᱚᱜ ᱞᱮᱠᱟᱱᱟᱜ ᱵᱷᱩᱜᱟᱹᱜ ᱛᱟᱦᱮᱸ ᱠᱟᱱᱟ ᱱᱚᱣᱟ ᱚᱲᱟᱜ ᱵᱷᱤᱛᱨᱤ ᱨᱮ ᱨᱮᱞ ᱨᱤᱱ ᱥᱟᱦᱮᱵ ᱟᱨ ᱮᱴᱟᱜ ᱥᱟᱦᱮᱵ ᱠᱚ ᱱᱚᱰᱮ ᱠᱚ ᱰᱮᱨᱟ ᱞᱮᱱᱟ ᱯᱷᱩᱞᱚ ᱟᱨ ᱡᱷᱟᱱᱚ ᱨᱤᱱ ᱛᱤᱨᱞᱟᱹ ᱦᱚᱯᱚᱱ ᱯᱷᱟᱹᱫ ᱠᱚᱫᱚ ᱠᱟᱹᱯᱤ ᱠᱷᱟᱸᱰᱟ ᱵᱩᱰᱤᱭᱟᱹ ᱠᱟᱛᱚ ᱥᱟᱵ ᱠᱟᱛᱮ ᱥᱮᱴᱮᱨᱮᱱᱟ ᱠᱚ ᱜᱮᱵᱟᱨ ᱡᱩᱞᱟᱭ ᱟᱴᱷᱨᱚᱥᱚ ᱯᱟᱸᱪᱯᱟᱱ ᱦᱤᱞᱳᱜ ᱯᱟᱹᱠᱩᱲ ᱛᱮ ᱢᱮᱱᱠᱷᱟᱱ ᱯᱟᱹᱠᱩᱲ ᱨᱤᱱᱤᱡ ᱨᱟᱱᱤ ᱫᱚ ᱚᱱᱟ ᱢᱟᱲᱟᱝ ᱨᱮ ᱧᱤᱨ ᱪᱟᱞᱟᱣ ᱟᱠᱟᱱ ᱛᱮ ᱵᱟᱠᱚ ᱧᱟᱢ ᱞᱮᱫᱮᱭᱟ ᱩᱱᱠᱩ ᱫᱚ ᱱᱚᱣᱟ ᱜᱮ ᱨᱚᱠ ᱨᱚᱠᱚ ᱵᱮᱱᱟᱣ ᱟᱠᱟᱱ ᱢᱤᱫᱴᱟᱝ ᱩᱥᱩᱞ ᱚᱲᱟᱜ ᱠᱚ ᱧᱮᱞ ᱧᱟᱢ ᱠᱮᱫ ᱠᱷᱟᱱ ᱚᱱᱟ ᱵᱷᱤᱛᱨᱤ ᱨᱮ ᱩᱠᱩ ᱟᱠᱟᱱ ᱢᱮᱱᱛᱮ ᱚᱱᱟ ᱚᱲᱟᱜ ᱨᱟᱹᱯᱩᱫ ᱠᱚ ᱪᱷᱩᱴᱟᱹᱣ ᱮᱱᱟ ᱤᱱᱟᱹᱜ ᱠᱷᱟᱱ ᱜᱮ ᱚᱸᱰᱮ ᱠᱷᱚᱱᱟᱜ ᱜᱩᱞᱤ ᱵᱟᱹᱨᱩᱫ ᱨᱮᱱᱟᱜ ᱥᱮᱸᱜᱮᱞ ᱴᱩᱴᱤ ᱩᱱᱠᱩ ᱛᱤᱨᱞᱟᱹ ᱦᱚᱯᱚᱱ ᱠᱚ ᱪᱮᱛᱟᱱ ᱨᱮ ᱧᱩᱨᱩᱜ ᱮᱦᱚᱵ ᱮᱱᱟ ᱜᱚᱴᱟ ᱯᱟᱦᱴᱟ ᱠᱷᱚᱱ ᱜᱮ ᱜᱩᱞᱤ ᱚᱰᱚᱠᱚᱜ ᱠᱟᱱ ᱛᱟᱦᱮᱸ ᱠᱟᱱᱟ ᱫᱷᱤᱨᱤ ᱛᱮ ᱵᱮᱱᱟᱣ ᱟᱠᱟᱱ ᱚᱲᱟᱜ ᱢᱟ ᱵᱟᱭ ᱨᱟᱹᱯᱩᱫ ᱞᱮᱱᱟ ᱢᱮᱱᱠᱷᱟᱱ ᱟᱹᱰᱤᱜᱟᱱ ᱛᱤᱨᱞᱟᱹ ᱦᱚᱯᱚᱱ ᱠᱚ ᱜᱚᱡ ᱜᱩᱨ ᱮᱱᱟ ᱚᱱᱟ ᱞᱟᱹᱲᱦᱟᱹᱭ ᱨᱮ ᱯᱷᱩᱞᱳ ᱟᱨ ᱪᱷᱟᱱᱳ ᱦᱚᱸᱠᱤᱱ ᱵᱚᱸᱜᱟ ᱮᱱᱟ ᱫᱚᱥᱟᱨ ᱦᱤᱞᱳᱜ ᱥᱮᱛᱟᱜ ᱨᱮᱠᱚ ᱧᱮᱞ ᱠᱚᱫᱚ ᱮᱠᱮᱱ ᱛᱤᱨᱞᱟᱹ ᱦᱚᱯᱚᱱᱟᱜ ᱜᱚᱡ ᱦᱚᱲᱢᱚ ᱥᱟᱦᱟᱱ ᱢᱩᱰᱷᱟᱹᱫ ᱠᱚ ᱰᱟᱹᱠ ᱟᱠᱟᱫ ᱞᱮᱠᱟ ᱛᱟᱦᱟᱲ ᱵᱤᱦᱟᱹᱲ ᱦᱟᱸᱰᱮ ᱱᱟᱰᱮ ᱵᱷᱤᱸᱫᱟᱹᱲ ᱟᱠᱟᱱ ᱛᱟᱦᱮᱸ ᱠᱟᱱᱟ ᱱᱚᱣᱟ ᱞᱟᱹᱲᱦᱟᱹᱭ ᱨᱮ ᱛᱤᱨᱞᱟᱹ ᱦᱚᱯᱚᱱ ᱥᱩᱢᱩᱝ ᱫᱚ ᱵᱟᱠᱚ ᱜᱚᱡ ᱞᱮᱱᱟ ᱵᱤᱡᱠᱚᱢ ᱟᱠᱚ ᱥᱟᱶᱛᱮ ᱵᱟᱞᱮ ᱱᱩᱱᱩᱠᱟᱱ ᱜᱤᱫᱽᱨᱟᱹ ᱦᱚᱸ ᱟᱭᱚᱣᱟᱜ ᱠᱚᱞᱮᱨᱮ ᱡᱟᱭᱡᱩᱜᱽ ᱞᱟᱹᱜᱤᱫ ᱡᱟᱹᱯᱤᱫ ᱩᱛᱟᱹᱨ ᱟᱠᱟᱫ ᱪᱤᱛᱟᱹᱨ ᱠᱚᱧ ᱧᱮᱞ ᱞᱮᱠᱷᱟᱱ ᱨᱚᱵ ᱡᱚᱢ ᱨᱟᱡᱟᱦᱟᱜ ᱡᱤᱣᱤ ᱦᱚᱸ ᱢᱚᱢ ᱛᱟᱱᱟᱜ ᱞᱮᱠᱟ ᱞᱮ ᱜᱚᱫᱚᱜᱼᱟ ᱱᱤᱛ ᱦᱟᱹᱵᱤᱡ ᱛᱮ ᱱᱚᱝᱠᱟᱱ ᱩᱛᱟᱹᱨᱟᱜ ᱫᱤᱥᱚᱢ ᱠᱷᱟᱹᱛᱤᱨ ᱟᱨ ᱡᱟᱹᱛᱤ ᱠᱷᱟᱹᱛᱤᱨ ᱟᱹᱯᱱᱟᱹᱛ ᱯᱷᱩᱨᱜᱟᱹᱞ ᱞᱟᱹᱲᱦᱟᱹᱭ ᱫᱚ ᱫᱷᱟᱹᱨᱛᱤ ᱡᱟᱠᱟᱛ ᱨᱮ ᱚᱠᱟ ᱨᱮᱦᱚᱸ ᱵᱟᱝ ᱦᱩᱭ ᱟᱠᱟᱱᱟ ᱡᱟᱦᱟᱸ ᱨᱮ ᱱᱩᱱᱟᱹᱜ ᱛᱤᱨᱞᱟᱹ ᱦᱚᱯᱚᱱ ᱟᱨ ᱜᱤᱫᱽᱨᱟᱹ ᱠᱚ ᱜᱚᱡ ᱮᱱᱟ ᱱᱤᱛ ᱨᱮᱦᱚᱸ ᱚᱱᱟ ᱢᱚᱨᱴᱮᱞᱚ ᱴᱟᱣᱟᱨ ᱧᱮᱞ ᱞᱮᱠᱷᱟᱱ ᱦᱚᱲᱢᱚ ᱫᱚ ᱨᱟᱹᱜᱤ ᱛᱮ ᱡᱩᱞᱩᱜ ᱞᱮᱠᱟ ᱟᱴᱠᱟᱨᱚᱜᱼᱟ ᱟᱨ ᱚᱱᱟ ᱥᱩᱨ ᱥᱮᱱ ᱞᱮᱱᱠᱷᱟᱱ ᱟᱡ ᱛᱮᱜᱮ ᱵᱚᱦᱚᱜ ᱫᱚ ᱩᱱᱠᱩ ᱧᱩᱛᱩᱢ ᱛᱮ ᱛᱤᱨᱩᱵᱚᱜᱼᱟ᱾